ᱦᱟᱭ ᱜᱟᱛᱮ ᱠᱚ ᱥᱟᱱᱟᱢ ᱠᱚ ᱡᱚᱦᱟᱨ ᱪᱮᱫ ᱞᱮᱠᱟ ᱢᱮᱱᱟᱜ ᱯᱮᱭᱟ ᱟᱥᱮᱡ ᱱᱟᱯᱟᱭ ᱨᱮᱜᱮ ᱢᱮᱱᱟᱜ ᱯᱮᱭᱟ ᱟᱨ ᱟᱞᱮ ᱦᱚᱸ ᱱᱟᱦᱟᱜ ᱛᱮᱦᱮᱧ ᱦᱟᱹᱵᱤᱡ ᱫᱚ ᱱᱟᱯᱟᱭ ᱨᱮᱜᱮ ᱢᱮᱱᱟᱜ ᱟᱠᱟᱫ ᱞᱮᱭᱟ ᱟᱨ ᱴᱟᱭᱤᱢ ᱦᱩᱭᱩᱜ ᱠᱟᱱ ᱛᱟᱵᱚᱱᱟ ᱱᱤᱛᱚᱜ ᱫᱚ ᱟᱴ ᱵᱟᱡᱮ ᱟᱨ ᱧᱮᱞ ᱫᱟᱲᱮᱣᱟᱹᱧ ᱠᱟᱱᱟ ᱯᱮ ᱛᱮᱦᱮᱧ ᱫᱚ ᱚᱲᱟᱜ ᱨᱮᱜᱮ ᱢᱤᱱᱟᱹᱧᱟ ᱟᱨ ᱚᱲᱟᱜ ᱠᱷᱚᱱ ᱱᱟᱦᱟᱜ ᱵᱞᱚᱜᱤᱧ ᱥᱴᱟᱨᱴᱮᱫ ᱛᱟᱵᱚᱱᱟ ᱛᱚ ᱵᱞᱚᱜ ᱨᱮ ᱠᱚᱱᱴᱤᱱᱤᱭᱩ ᱛᱟᱦᱮᱱ ᱯᱮ ᱪᱮᱫ ᱞᱮᱠᱟ ᱦᱩᱭᱩᱜ ᱠᱟᱱᱟ ᱪᱮᱫ ᱞᱮᱠᱟ ᱵᱟᱝ ᱱᱤᱦᱟᱹᱛᱤ ᱠᱚᱢᱮᱱᱴ ᱨᱮ ᱱᱟᱦᱟᱜ ᱯᱮ ᱵᱟᱰᱟᱭ ᱦᱚᱪᱚᱭᱤᱧᱟ ᱱᱮᱜᱼᱮ ᱱᱮᱝᱠᱟ ᱛᱟᱞᱮ ᱚᱲᱟᱜ ᱛᱚ ᱱᱤᱭᱟᱹ ᱫᱚ ᱱᱟᱣᱟ ᱚᱲᱟᱜ ᱠᱟᱱ ᱛᱟᱞᱮᱭᱟ ᱟᱨ ᱱᱮᱜᱼᱮ ᱱᱤᱝᱠᱟ ᱢᱤᱫ ᱫᱚᱢ ᱡᱮᱨᱮᱲ ᱫᱚ ᱦᱩᱭ ᱠᱟᱱᱟ ᱜᱚᱴᱟ ᱜᱮ ᱛᱚ ᱵᱷᱤᱛᱨᱤ ᱥᱮᱫ ᱫᱚ ᱨᱟᱝᱫᱟ ᱦᱚᱸᱞᱮ ᱨᱟᱝᱫᱟ ᱟᱠᱟᱫᱼᱟ ᱛᱚ ᱱᱤᱛᱚᱜ ᱫᱚ ᱵᱟᱹᱧ ᱧᱮᱞ ᱦᱚᱪᱚᱭᱮᱫ ᱯᱮᱭᱟ ᱱᱟᱦᱟᱜ ᱡᱟᱦᱟᱸ ᱛᱤᱨᱮᱧ ᱧᱮᱞ ᱦᱚᱪᱚ ᱯᱮᱭᱟ ᱟᱨ ᱵᱷᱤᱛᱨᱤ ᱥᱮᱫ ᱫᱚ ᱠᱚᱢᱯᱞᱤᱴ ᱜᱮᱭᱟ ᱨᱟᱝᱫᱟ ᱠᱚ ᱟᱨ ᱱᱤᱛᱚᱜ ᱫᱚ ᱵᱟᱨᱦᱮ ᱥᱮᱫ ᱜᱮ ᱵᱟᱹᱠᱤ ᱢᱮᱱᱟᱜᱼᱟ ᱛᱚ ᱡᱤᱨᱟᱹᱣ ᱠᱟᱱᱟᱞᱮ ᱟᱨᱦᱚᱸ ᱚᱱᱛᱮ ᱨᱮᱯᱮ ᱧᱮᱞ ᱫᱟᱲᱮᱣᱟᱭ ᱠᱟᱱᱟ ᱱᱩᱭ ᱜᱤᱫᱽᱨᱟᱹ ᱠᱚᱭᱚᱜ ᱠᱟᱫᱤᱧᱟᱹ ᱢᱮᱱᱫᱟ ᱤᱧ ᱜᱚᱜᱚ ᱪᱮᱫ ᱮ ᱪᱤᱠᱟᱹᱭᱮᱫᱟ ᱛᱚ ᱧᱮᱞ ᱦᱚᱪᱚ ᱯᱮᱭᱟᱹᱧ ᱦᱟᱸᱜ ᱟᱨ ᱱᱚᱛᱮ ᱫᱚ ᱪᱟᱞᱟᱣ ᱠᱟᱱᱟ ᱵᱟᱲᱜᱮ ᱥᱮᱫ ᱠᱟᱱ ᱛᱟᱞᱮᱭᱟ ᱱᱚᱛᱮ ᱫᱚ ᱛᱚ ᱚᱱᱛᱮ ᱨᱮ ᱢᱟᱹᱨᱤᱪ ᱜᱚᱰᱟ ᱢᱮᱱᱟᱜ ᱛᱟᱞᱮᱭᱟ ᱛᱚ ᱫᱮᱞᱟ ᱢᱟᱹᱨᱤᱪ ᱜᱚᱰᱟ ᱥᱮᱫ ᱤᱧ ᱤᱫᱤ ᱵᱚᱱᱟ ᱟᱨ ᱧᱮᱞ ᱟᱵᱚᱱ ᱛᱚ ᱵᱟᱲᱜᱮ ᱨᱮ ᱪᱮᱫ ᱠᱚᱞᱮ ᱨᱚᱦᱚᱭ ᱠᱟᱫᱟ ᱟᱨ ᱱᱚᱜᱼᱚᱭ ᱦᱚᱨ ᱧᱮᱞᱚᱜ ᱠᱟᱱᱟ ᱱᱤᱝᱠᱟ ᱛᱮᱜᱮ ᱵᱟᱲᱜᱮ ᱫᱚᱞᱮ ᱪᱟᱞᱟᱜᱼᱟ ᱛᱚ ᱱᱚᱜᱼᱚᱭ ᱧᱮᱞ ᱫᱟᱲᱮᱭᱟᱜ ᱠᱟᱱᱟ ᱯᱮ ᱚᱸᱰᱮ ᱛᱟᱞᱮ ᱜᱮᱰ ᱱᱚᱜᱼᱚᱭ ᱚᱱᱠᱟ ᱟᱨ ᱧᱮᱞ ᱫᱟᱲᱮᱭᱟᱜ ᱠᱟᱱᱟ ᱯᱮ ᱥᱮᱛᱟᱜ ᱥᱮᱛᱟᱜ ᱛᱤᱱᱟᱹᱜ ᱪᱚᱨᱚᱠ ᱧᱮᱞᱚᱜ ᱠᱟᱱᱟ ᱵᱟᱦᱟ ᱧᱮᱞ ᱫᱟᱲᱮᱭᱟᱜ ᱠᱟᱱᱟ ᱯᱮ ᱛᱤᱱᱟᱹᱜ ᱢᱚᱡᱽ ᱟᱭᱢᱟ ᱵᱟᱦᱟ ᱟᱠᱟᱱᱟ ᱟᱨᱦᱚᱸ ᱚᱱᱠᱟ ᱦᱚᱸ ᱚᱸᱰᱮ ᱦᱩᱰᱤᱧ ᱢᱟᱨᱟᱝ ᱯᱚᱯᱤᱛᱟ ᱫᱟᱨᱮ ᱧᱮᱞ ᱫᱟᱲᱮᱭᱟᱜ ᱠᱟᱱᱟ ᱯᱮ ᱟᱨ ᱱᱚᱜᱼᱚ ᱱᱚᱝᱠᱟᱛᱮ ᱱᱚᱜᱼᱚ ᱱᱚᱝᱠᱟ ᱮᱥᱮᱫ ᱵᱟᱲᱟ ᱠᱟᱜᱼᱟ ᱞᱮ ᱱᱚᱜᱼᱚᱭ ᱵᱮᱲᱦᱟᱭ ᱛᱮ ᱱᱚᱣᱟ ᱡᱟᱹᱱᱩᱢ ᱫᱚ ᱢᱮᱱᱟᱜᱼᱟ ᱡᱮᱢᱚᱱ ᱡᱟᱦᱟᱱ ᱠᱚ ᱵᱟᱠᱚ ᱵᱚᱞᱚᱜ ᱢᱮᱨᱚᱢ ᱠᱚ ᱚᱸᱰᱮ ᱫᱚ ᱠᱟᱭᱨᱟ ᱫᱟᱨᱮ ᱟᱨ ᱧᱮᱞ ᱫᱟᱲᱮᱭᱟᱜ ᱠᱟᱱᱟ ᱯᱮ ᱱᱚᱜᱼᱚ ᱱᱚᱣᱟ ᱠᱚᱨᱮ ᱢᱟᱹᱨᱤᱪ ᱫᱟᱨᱮ ᱠᱚ ᱱᱚᱜᱼᱚᱭ ᱱᱤᱭᱟᱹ ᱠᱚᱫᱚ ᱮᱠᱮᱱ ᱢᱟᱹᱨᱤᱪ ᱫᱟᱨᱮ ᱠᱟᱱᱟ ᱟᱨ ᱢᱮᱱᱟᱜ ᱛᱟᱵᱚᱱᱟ ᱛᱩᱞᱥᱤ ᱯᱟᱛᱟ ᱠᱚ

ᱛᱚ ᱱᱮᱜᱼᱮ ᱱᱤᱭᱟᱹ ᱦᱩᱰᱤᱧ ᱢᱟᱨᱟᱝ ᱵᱟᱲᱜᱮ ᱛᱟᱞᱮ ᱟᱞᱮᱭᱟᱜ ᱫᱚ ᱱᱤᱭᱟᱹ ᱠᱚᱨᱮ ᱜᱮ ᱱᱚᱜᱼᱚᱭ ᱢᱟᱹᱨᱤᱪ ᱠᱚ ᱢᱮᱱᱟᱜᱼᱟ ᱛᱚ ᱡᱚᱜ ᱦᱚᱸ ᱡᱚᱜ ᱠᱟᱱ ᱜᱮᱭᱟ ᱟᱨ ᱤᱧ ᱢᱟᱹᱨᱤᱪ ᱜᱚᱰᱟ ᱥᱮᱫ ᱤᱧ ᱪᱟᱞᱟᱣ ᱞᱮᱱᱟ ᱛᱚ ᱧᱮᱞ ᱫᱟᱲᱮᱣᱟᱭ ᱠᱟᱱᱟ ᱯᱮ

ᱛᱚ ᱟᱨ ᱩᱱᱠᱩ ᱛᱟᱹᱞᱤᱧ ᱢᱮᱨᱚᱢ ᱫᱚ ᱞᱟᱦᱟ ᱞᱟᱦᱟᱛᱮ ᱟᱨ ᱟᱹᱞᱤᱧ ᱫᱚ ᱛᱟᱭᱚᱢ ᱛᱟᱭᱚᱢ ᱛᱮ ᱛᱚ ᱚᱠᱟ ᱥᱮᱫ ᱞᱤᱧ ᱤᱫᱤᱭᱮᱫ ᱠᱚᱣᱟ ᱱᱟᱦᱟᱜ ᱵᱷᱤᱰᱤᱭᱳ ᱨᱮ ᱠᱚᱱᱴᱤᱱᱤᱭᱩ ᱛᱟᱦᱮᱱ ᱯᱮ ᱧᱮᱞ ᱟᱪᱩ ᱯᱮᱭᱟᱞᱤᱧ ᱟᱨ ᱢᱮᱨᱚᱢ ᱠᱚᱫᱚ ᱱᱟᱦᱟᱜ ᱱᱩᱠᱩ ᱞᱟᱦᱟ ᱞᱟᱦᱟ ᱛᱮᱠᱚ ᱪᱟᱞᱟᱜ ᱠᱟᱱᱟ ᱧᱮᱞ ᱫᱟᱲᱮᱭᱟᱠᱚ ᱠᱟᱱᱟ ᱯᱮ ᱟᱨ ᱛᱚ ᱱᱚᱛᱮ ᱜᱮᱞᱤᱧ ᱟᱹᱜᱩ ᱠᱮᱫ ᱠᱚᱣᱟ ᱱᱚᱣᱟ ᱛᱩᱲᱤ ᱵᱟᱲᱜᱮ ᱥᱮᱫ ᱧᱮᱞ ᱫᱟᱲᱮᱭᱟᱜ ᱠᱟᱱᱟ ᱯᱮ ᱛᱚ ᱞᱟᱦᱟ ᱵᱞᱚᱜ ᱨᱮᱯᱮ ᱧᱮᱞ ᱞᱮᱫᱟ ᱱᱤᱭᱟᱹ ᱛᱩᱲᱤ ᱵᱟᱲᱜᱮ ᱨᱮ ᱟᱲᱟᱜ ᱤᱧ ᱥᱤᱫ ᱮᱫ ᱠᱟᱱ ᱛᱟᱦᱮᱸᱜᱼᱟ ᱛᱚ ᱵᱷᱤᱰᱤᱭᱳᱧ ᱵᱮᱱᱟᱣ ᱟᱠᱟᱫ ᱛᱟᱵᱚᱱᱟ ᱧᱮᱞ ᱠᱟᱜ ᱜᱮᱭᱟ ᱯᱮ ᱟᱨ ᱱᱚᱜᱼᱚᱭ ᱱᱤᱛᱚᱜ ᱫᱚ ᱮᱠᱫᱚᱢ ᱵᱟᱦᱟ ᱩᱛᱟᱹᱨ ᱠᱟᱱ ᱛᱟᱵᱚᱱᱟ ᱱᱚᱜᱼᱚᱭ ᱮᱦᱚᱵ ᱟᱠᱟᱱᱟ ᱮᱱᱮ ᱜᱮ ᱡᱚᱛᱚ ᱫᱚ ᱵᱟᱝ ᱵᱟᱦᱟ ᱪᱟᱵᱟ ᱟᱠᱟᱱᱟ ᱛᱚ ᱱᱤᱭᱟᱹᱴᱟᱜ ᱵᱟᱲᱜᱮ ᱨᱮᱦᱚᱸ ᱱᱚᱜᱼᱚᱭ ᱵᱟᱦᱟ ᱟᱠᱟᱱᱟ ᱟᱨ ᱱᱤᱭᱟᱹᱴᱟᱜ ᱵᱟᱲᱜᱮ ᱨᱮᱦᱚᱸ ᱱᱚᱜᱼᱚᱭ ᱧᱮᱞ ᱫᱟᱲᱮᱭᱟᱜ ᱠᱟᱱᱟ ᱯᱮ ᱟᱨ ᱢᱮᱨᱚᱢ ᱛᱟᱵᱚᱱ ᱫᱚ ᱱᱩᱠᱩ ᱱᱚᱛᱮ ᱚᱱᱟ ᱜᱟᱡᱟᱲ ᱨᱮ ᱱᱤᱛᱚᱜ ᱫᱚ ᱞᱟᱜᱟ ᱵᱷᱚᱨᱟ ᱠᱚ ᱦᱩᱭᱩᱜᱼᱟ ᱛᱚ ᱚᱱᱛᱮ ᱨᱮᱜᱮ ᱠᱚ ᱟᱹᱛᱤᱧᱟ ᱟᱨ ᱟᱹᱞᱤᱧ ᱫᱚᱞᱤᱧ ᱡᱤᱨᱟᱹᱣ ᱦᱟᱛᱟᱲᱚᱜᱼᱟ ᱱᱟᱦᱟᱜ ᱩᱢᱩᱞ ᱨᱮᱜᱮ ᱟᱨ ᱜᱟᱛᱮ ᱠᱚ ᱱᱟᱦᱟᱜ ᱱᱤᱛᱚᱜ ᱫᱚ ᱮᱠᱫᱚᱢ ᱥᱮ ᱛᱤᱠᱤᱱ ᱩᱛᱟᱹᱨ ᱠᱟᱱ ᱛᱟᱵᱚᱱᱟ ᱟᱨ ᱢᱮᱨᱚᱢ ᱫᱚ ᱚᱱᱟ ᱜᱟᱡᱟᱲ ᱨᱮᱠᱚ ᱵᱚᱞᱚ ᱟᱠᱟᱱᱟ ᱛᱚ ᱱᱤᱛ ᱦᱚᱸ ᱵᱟᱠᱚ ᱩᱰᱩᱝ ᱠᱟᱱᱟ ᱛᱚ ᱧᱮᱞᱮᱫ ᱠᱚᱜᱮᱭᱟᱞᱤᱧ ᱱᱟᱦᱟᱜ ᱛᱤ ᱨᱮᱠᱚ ᱩᱰᱩᱠᱚᱜᱼᱟ ᱟᱨ ᱵᱟᱝᱠᱷᱟᱡ ᱫᱚᱞᱤᱧ ᱞᱟᱜᱟ ᱩᱰᱩᱝ ᱠᱚᱣᱟ ᱪᱮᱫᱟᱜ ᱥᱮ ᱛᱤᱠᱤᱱ ᱟᱨ ᱚᱲᱟᱜ ᱛᱮᱞᱤᱧ ᱤᱫᱤ ᱠᱚᱣᱟ ᱱᱟᱦᱟᱜ ᱱᱤᱛᱚᱜ ᱢᱟ ᱟᱨ ᱱᱤᱭᱟᱹ ᱠᱚᱨᱮᱱᱟᱜ ᱱᱟᱡᱟᱨᱟ ᱱᱚᱜᱼᱚ ᱱᱚᱝᱠᱟ ᱧᱮᱞᱚᱜ ᱠᱟᱱᱟ ᱧᱮᱞ ᱫᱟᱲᱮᱭᱟᱜ ᱠᱟᱱᱟ ᱯᱮ ᱱᱤᱭᱟᱹ ᱠᱚᱨᱮ ᱫᱚ ᱦᱚᱲᱮᱡ ᱠᱚ ᱛᱩᱲᱤ ᱠᱚ ᱤᱱᱟᱹ ᱜᱮᱠᱚ ᱪᱟᱥ ᱠᱟᱫᱟ ᱟᱨ ᱟᱹᱞᱤᱧ ᱱᱚᱛᱮ ᱨᱮ ᱢᱮᱨᱚᱢ ᱞᱤᱧ ᱜᱩᱯᱤ ᱠᱟᱱᱟ ᱛᱚ ᱚᱸᱰᱮ ᱢᱤᱫᱴᱮᱡ ᱢᱮᱱᱟᱭ ᱛᱟᱵᱚᱱᱟ ᱛᱚ ᱞᱟᱹᱭ ᱛᱟᱞᱟᱝ ᱢᱮ ᱵᱤᱴᱤ ᱚᱠᱟ ᱛᱮᱞᱟᱝ ᱦᱮᱡ ᱠᱟᱱᱟ ᱢᱤᱱᱩ ᱢᱮᱢᱮ ᱠᱩᱯᱤ ᱦᱮᱸ ᱢᱮᱢᱮ ᱠᱩᱯᱤ ᱢᱮᱢᱮ ᱠᱩᱯᱤ ᱞᱤᱧ ᱦᱮᱡ ᱠᱟᱱᱟ ᱟᱹᱞᱤᱧ ᱫᱚ ᱛᱚ ᱛᱮᱦᱮᱧᱟᱜ ᱵᱞᱚᱜ ᱫᱚ ᱱᱟᱦᱟᱜ ᱱᱤᱝᱠᱟ ᱜᱮ ᱛᱟᱦᱮᱱ ᱠᱟᱱ ᱛᱟᱵᱚᱱᱟ ᱟᱨ ᱦᱚᱸᱵᱚᱱ ᱧᱟᱯᱟᱢᱟ ᱫᱟᱨᱟᱭᱟᱜ ᱵᱞᱚᱜ ᱨᱮ ᱛᱚ ᱢᱟ ᱛᱚᱵᱮ ᱡᱚᱛᱚ ᱠᱚ ᱵᱟᱭ ᱵᱟᱭ ᱢᱩᱪᱟᱹᱫ ᱨᱮ ᱡᱚᱦᱟᱨ ᱢᱟ ᱵᱤᱴᱤ ᱵᱟᱭ ᱵᱟᱭ ᱠᱚ ᱢᱮ ᱵᱟᱵᱟ